ᱡᱟᱦᱟᱸ ᱫᱚ ᱵᱟᱝᱞᱟ ᱯᱟᱹᱨᱥᱤ ᱛᱮᱠᱚ ᱢᱮᱛᱟᱜ ᱠᱟᱱᱟ ᱩᱯᱚᱱᱚᱫᱤ ᱢᱟᱱᱮ ᱥᱟᱠᱷᱟ ᱱᱚᱫᱤ ᱫᱚ ᱵᱟᱝ ᱩᱯᱚᱱᱚᱫᱤ ᱢᱟᱱᱮ ᱡᱟᱦᱟᱸ ᱱᱟᱹᱭ ᱨᱮᱱᱟᱜ ᱟᱭᱟᱜ ᱮᱛᱚᱦᱚᱵ ᱢᱮᱱᱟᱜᱼᱟ ᱛᱚᱵᱮ ᱟᱭᱟᱜ ᱟᱹᱛᱩ ᱦᱚᱨ ᱨᱮ ᱚᱠᱟ ᱡᱟᱭᱜᱟ ᱨᱮᱦᱚᱸ ᱚᱠᱚᱭ ᱥᱟᱶ ᱵᱟᱭ ᱥᱚᱲᱮ ᱵᱚᱞᱚ ᱟᱭᱟᱜ ᱫᱟᱜ ᱫᱚ ᱨᱤᱞᱟᱹᱢᱟᱞᱟ ᱜᱮ ᱢᱮᱱᱟᱜᱼᱟ ᱟᱭᱟᱜ ᱫᱟᱜ ᱜᱮ ᱵᱚᱨᱚᱱ ᱟᱨᱦᱚᱸ ᱮᱴᱟᱜ ᱢᱤᱫᱴᱮᱱ ᱱᱟᱹᱭ ᱨᱮ ᱩᱪᱟᱹᱲᱚᱜ ᱠᱟᱱᱟ ᱚᱱᱟ ᱫᱚ ᱵᱟᱝᱞᱟ ᱯᱟᱹᱨᱥᱤ ᱛᱮ ᱩᱯᱚᱱᱚᱫᱤ ᱠᱚ ᱢᱮᱛᱟᱜ ᱠᱟᱱᱟ ᱚᱱᱮ ᱚᱱᱟᱜᱮ ᱤᱝᱨᱮᱡᱤ ᱛᱮ ᱛᱟᱞᱟᱭ ᱛᱚ ᱦᱚᱸᱜᱼᱚ ᱱᱚᱣᱟ ᱚᱱᱟ ᱱᱟᱹᱭ ᱨᱮᱱᱟᱜ ᱦᱚᱸᱜᱼᱚ ᱱᱟ ᱵᱳᱭᱥᱤᱥᱴᱚ ᱧᱮᱞ ᱠᱟᱛᱮ ᱜᱮ ᱦᱚᱸ ᱱᱩᱠᱩ ᱢᱤᱫ ᱜᱩᱥᱴᱤ ᱢᱟᱱᱣᱟ ᱛᱷᱚᱠ ᱩᱱᱠᱩ ᱫᱚ ᱚᱱᱟ ᱴᱨᱟᱭᱤᱵᱽ ᱥᱚᱵᱽᱫᱚ ᱠᱷᱚᱱ ᱜᱮ ᱤᱭᱟᱹ ᱴᱨᱟᱭᱤᱵᱽ ᱥᱚᱵᱽᱫᱚ ᱠᱷᱚᱱ ᱜᱮ ᱴᱨᱟᱭᱤᱵᱽ ᱥᱚᱵᱽᱫᱚ ᱠᱚ ᱧᱩᱢ ᱛᱮᱠᱚ ᱧᱩᱢ ᱦᱟᱞᱟᱝ ᱠᱟᱜ ᱢᱟᱱᱮ ᱩᱱᱠᱩᱣᱟᱜ ᱛᱟᱲᱟᱢ ᱦᱚᱨ ᱨᱮ ᱩᱱᱠᱩᱣᱟᱜ ᱱᱤᱡᱚᱥᱥᱚ ᱩᱛᱯᱚᱛᱛᱤ ᱵᱷᱩᱢᱤ ᱡᱮᱢᱚᱱ ᱢᱤᱫᱴᱮᱱ ᱢᱮᱱᱟᱜᱼᱟ ᱢᱮᱱᱠᱷᱟᱱ ᱟᱭᱟᱜ ᱟᱹᱛᱩ ᱰᱟᱦᱟᱨ ᱨᱮ ᱚᱠᱟ ᱥᱮᱱᱟᱜ ᱫᱟᱜ ᱦᱚᱸ ᱵᱟᱝ ᱛᱚᱞᱚᱜᱼᱟ ᱢᱟᱱᱮ ᱚᱠᱟ ᱨᱮᱱᱟᱜ ᱫᱟᱜ ᱦᱚᱸ ᱮᱴᱟᱜ ᱢᱟᱹᱭ ᱢᱮᱱᱫᱚ ᱚᱱᱟ ᱟᱭᱟᱜ ᱫᱟᱜ ᱫᱚ ᱨᱤᱞᱟᱹᱢᱟᱞᱟ ᱛᱚ ᱦᱚᱸᱜᱼᱚ ᱱᱚᱰᱮ ᱩᱱᱠᱩ ᱫᱚ ᱴᱨᱟᱭᱤᱵᱽ ᱠᱚ ᱢᱮᱛᱟ ᱠᱚ ᱟᱫᱚ ᱟᱵᱚ ᱦᱚᱸ ᱡᱩᱫᱤ ᱵᱟᱥᱛᱚᱵ ᱥᱮᱫ ᱢᱤᱫᱴᱮᱱ ᱡᱤᱱᱤᱥ ᱵᱚᱱ ᱧᱮᱞᱟ ᱡᱮ ᱡᱟᱦᱟᱸᱭ ᱠᱚ ᱟᱵᱚ ᱟᱹᱫᱤᱵᱟᱹᱥᱤ ᱥᱮ ᱴᱨᱟᱭᱤᱵᱽ ᱵᱚᱱ ᱢᱮᱛᱟ ᱠᱚᱣᱟ ᱩᱱᱠᱩᱣᱟᱜ ᱦᱚᱸ ᱚᱱᱮ ᱚᱱᱟ ᱱᱮᱪᱟᱨ ᱥᱟᱶ ᱫᱚ ᱠᱤᱱᱛᱩ ᱢᱤᱫ ᱜᱮᱛᱟ ᱠᱚᱣᱟ ᱢᱟᱱᱮ ᱩᱱᱠᱩᱣᱟᱜ ᱫᱚ ᱡᱚᱛᱚ ᱜᱮ ᱥᱚᱛᱚᱱᱛᱨᱚᱛᱟ ᱵᱚᱡᱟᱭ ᱢᱮᱱᱟᱜ ᱛᱟᱠᱚᱣᱟ ᱢᱟᱱᱮ ᱟᱠᱚᱣᱟᱜ ᱢᱟᱭᱟᱢ ᱡᱮᱢᱚᱱ ᱨᱤᱞᱟᱹᱢᱟᱞᱟ ᱛᱟᱠᱚᱣᱟ ᱟᱠᱚᱣᱟᱜ ᱟᱨᱦᱚᱸ ᱡᱟᱦᱟᱸ ᱱᱤᱡᱚᱥᱥᱚ ᱠᱟᱞᱪᱟᱨ ᱡᱟᱦᱟᱸ ᱠᱚ ᱢᱮᱱᱟᱜ ᱟᱠᱟᱫ ᱛᱟᱠᱚᱣᱟ ᱟᱠᱚᱣᱟᱜ ᱡᱟᱦᱟᱸ ᱡᱤᱭᱚᱱ ᱫᱚᱨᱥᱚᱱ ᱢᱮᱱᱟᱜ ᱛᱟᱠᱚᱣᱟ ᱚᱱᱟ ᱠᱚ ᱤᱫᱤ ᱠᱟᱛᱮ ᱟᱫᱚ ᱱᱤᱛᱚᱜ ᱫᱚ ᱟᱵᱚ ᱵᱷᱟᱨᱚᱛ ᱫᱤᱥᱚᱢ ᱨᱮᱱᱟᱜ ᱠᱟᱛᱷᱟ ᱵᱚᱱ ᱞᱟᱹᱭᱫᱟ ᱡᱩᱫᱤ ᱨᱮᱦᱚᱸ ᱟᱹᱫᱤᱵᱟᱹᱥᱤ ᱥᱚᱵᱫᱚ ᱫᱚ ᱵᱷᱟᱨᱚᱛ ᱫᱤᱥᱚᱢ ᱨᱮᱱ ᱠᱤᱪᱷᱩ ᱠᱤᱪᱷᱩ ᱢᱟᱹᱱᱢᱤ ᱜᱩᱥᱴᱤ ᱵᱤᱫᱟᱹᱞ ᱨᱮᱜᱮ ᱱᱚᱣᱟ ᱠᱟᱛᱷᱟ ᱡᱚᱣᱟᱜᱼᱟ ᱚᱱᱠᱟᱱᱟᱜ ᱠᱟᱛᱷᱟ ᱫᱚ ᱵᱟᱝ ᱠᱟᱱᱟ ᱛᱚ ᱦᱚᱸᱜᱼᱚ ᱱᱚᱣᱟ ᱡᱟᱦᱟᱸ ᱵᱳᱭᱥᱤᱥᱴᱚ ᱦᱮᱱᱟᱜᱼᱟ ᱱᱩᱠᱩ ᱠᱚᱣᱟᱜ ᱚᱱᱠᱟ ᱞᱮᱠᱟᱜᱮ ᱟᱨᱦᱚᱸ ᱫᱷᱟᱹᱨᱛᱤ ᱨᱮᱱ ᱡᱟᱦᱟᱸᱭ ᱡᱟᱦᱟᱸᱭ ᱢᱟᱹᱱᱢᱤ ᱜᱩᱥᱴᱤ ᱠᱚᱣᱟᱜ ᱱᱚᱝᱠᱟ ᱵᱳᱭᱥᱤᱥᱴᱚ ᱦᱮᱱᱟᱜᱼᱟ ᱩᱱᱠᱩ ᱦᱚᱸ ᱚᱸᱰᱮ ᱫᱚ ᱴᱨᱟᱭᱤᱵᱽ ᱠᱚ ᱢᱮᱛᱟᱜᱼᱟ ᱚᱱᱟ ᱞᱮᱠᱟ ᱥᱮᱫ ᱛᱮ ᱟᱵᱚ ᱡᱩᱫᱤ ᱵᱚᱱ ᱧᱮᱞᱟ ᱡᱮ ᱴᱨᱟᱭᱤᱵᱽ ᱠᱚᱣᱟᱜ ᱢᱤᱫᱴᱮᱱ ᱟᱱᱛᱚᱨᱡᱟᱛᱤᱠ ᱥᱚᱢᱯᱚᱨᱠᱚ ᱢᱮᱱᱟᱜᱼᱟ ᱟᱱᱛᱚᱨᱡᱟᱛᱤᱠ ᱢᱮᱞ ᱵᱚᱱᱫᱷᱚᱱ ᱢᱮᱱᱟᱜᱼᱟ ᱡᱮᱢᱚᱱ ᱪᱮᱫ ᱞᱮᱠᱟ ᱡᱮ ᱱᱩᱠᱩᱣᱟᱜ ᱡᱤᱭᱚᱱ ᱚᱠᱟ ᱞᱮᱠᱟ ᱠᱟᱛᱮᱫ ᱠᱚ ᱠᱷᱟᱸᱰᱟᱣᱟ ᱱᱚᱰᱮᱱ ᱠᱚ ᱟᱹᱫᱤᱵᱟᱹᱥᱤ ᱟᱜ ᱡᱮᱢᱚᱱ ᱢᱮᱱᱟᱜᱼᱟ ᱚᱱᱠᱟ ᱜᱮ ᱮᱴᱟᱜ ᱮᱴᱟᱜ ᱟᱹᱫᱤᱵᱟᱹᱥᱤ ᱠᱚᱣᱟᱜ ᱦᱚᱸ ᱱᱚᱝᱠᱟ ᱢᱮᱱᱟᱜᱼᱟ ᱢᱮᱱᱠᱷᱟᱱ ᱦᱚᱭᱛᱳ ᱡᱩᱜᱽ ᱯᱟᱞᱴᱟᱣ ᱥᱟᱶᱛᱮ ᱱᱚᱜᱼᱚᱭ ᱵᱤᱥᱥᱟᱭᱚᱱ ᱨᱮᱱᱟᱜ ᱫᱟᱯᱚᱴ